ᱥᱟᱱᱟᱢ ᱠᱚᱜᱮ ᱥᱟᱹᱜᱩᱱ ᱫᱟᱨᱟᱢ ᱵᱤᱭᱟ ᱟᱥᱤᱠᱟ ᱪᱳᱥᱩᱴᱤ ᱤᱭᱩᱴᱩᱵᱽ ᱪᱮᱱᱮᱞ ᱯᱟᱥᱟ ᱥᱮᱫ ᱠᱮᱫᱟ ᱟᱹᱞᱤᱧ ᱜᱮ ᱨᱟᱢ ᱢᱩᱨᱢᱩ ᱥᱟᱱᱟᱢ ᱠᱚᱜᱮ ᱞᱟᱥᱟᱲ ᱦᱮᱡ ᱥᱟᱹᱜᱩᱱ ᱡᱚᱦᱟᱨ ᱥᱟᱶᱛᱮ ᱛᱮᱦᱮᱧ ᱵᱚᱱ ᱧᱮᱞᱟ ᱳᱰᱤᱥᱟ ᱯᱚᱱᱚᱛ ᱢᱚᱭᱩᱨᱵᱷᱚᱸᱡᱽ ᱦᱚᱱᱚᱛ ᱨᱮᱱᱟᱜ ᱡᱟᱦᱟᱸ ᱢᱤᱫ ᱟᱹᱛᱩ ᱛᱟᱦᱮᱱ ᱠᱟᱱ ᱛᱟᱵᱚᱱᱟ ᱟᱵᱚ ᱵᱮᱛᱩᱴᱤ ᱵᱞᱚᱠ ᱟᱨ ᱦᱟᱹᱛᱤᱡᱩᱨᱤ ᱯᱚᱧᱪᱟᱭᱮᱛ ᱨᱮᱱᱟᱜ ᱢᱤᱫᱴᱟᱝ ᱠᱟᱢᱟᱯ ᱥᱟᱹᱦᱤ ᱚᱱᱟ ᱴᱚᱞᱟ ᱨᱮᱱᱟᱜ ᱛᱮᱦᱮᱧ ᱵᱟᱦᱟ ᱵᱚᱸᱜᱟ ᱪᱤᱛᱟᱹᱨ ᱱᱟᱦᱟᱜ ᱤᱧ ᱫᱮᱠᱷᱟᱣ ᱟᱵᱚᱱ ᱛᱟᱵᱚᱱᱟ ᱛᱚᱵᱮ ᱯᱩᱭᱞᱩ ᱨᱮ ᱜᱟᱯᱟᱞᱢᱟᱨᱟᱣ ᱱᱚᱣᱟ ᱛᱟᱦᱮᱱ ᱠᱟᱱ ᱛᱟᱵᱚᱱᱟ ᱵᱚᱸᱜᱟ ᱵᱩᱨᱩ ᱛᱮᱦᱮᱧ ᱪᱮᱫ ᱞᱮᱠᱟᱱ ᱫᱤᱱ ᱨᱮ ᱦᱩᱭᱩᱜ ᱞᱟᱹᱠᱛᱤ ᱠᱟᱱᱟ ᱟᱨ ᱵᱟ ᱛᱮᱦᱮᱧ ᱚᱠᱟ ᱞᱮᱠᱟ ᱚᱠᱛᱚ ᱨᱮ ᱵᱚᱸᱜᱟ ᱞᱮᱱᱠᱷᱟᱱ ᱫᱚ ᱱᱟᱯᱟᱭ ᱦᱩᱭᱩᱜ ᱛᱟᱵᱚᱱᱟ ᱢᱮᱱᱛᱮ ᱛᱚᱵᱮ ᱫᱮᱞᱟ ᱩᱱᱠᱩ ᱢᱟᱯᱟᱡᱤ ᱥᱟᱶ

ᱱᱚᱰᱮᱱ ᱠᱚ ᱡᱟᱦᱟᱸ ᱠᱷᱟᱢᱠᱷᱩᱱᱴᱤ ᱢᱮᱱᱟᱜ ᱟᱠᱟᱫ ᱠᱚᱣᱟ ᱵᱟ ᱵᱚᱸᱜᱟ ᱵᱩᱨᱩ ᱨᱮ ᱫᱟᱹᱭᱛᱚ ᱵᱷᱟᱹᱨᱭᱟᱹ ᱠᱚᱠᱚ ᱜᱚᱜ ᱟᱠᱟᱫ ᱩᱱᱠᱩ ᱠᱚ ᱛᱩᱞᱩᱡ ᱜᱮ ᱦᱟᱸᱜ ᱜᱟᱯᱟᱞ ᱢᱟᱨᱟᱣ ᱵᱚ ᱫᱚᱦᱚᱭᱟ ᱡᱚᱦᱟᱨ ᱜᱮ ᱱᱟᱥᱮᱱᱟᱜ ᱩᱯᱨᱩᱢ ᱥᱟᱶᱛᱮ ᱛᱮᱦᱮᱧᱟᱜ ᱠᱟᱹᱢᱤ ᱟᱹᱞᱤᱧ ᱫᱚ ᱵᱩᱫᱷᱤᱭᱟᱹ ᱢᱩᱨᱢᱩ ᱡᱟᱦᱮᱨ ᱜᱟᱲ ᱨᱤᱱᱤᱡ ᱱᱟᱭᱠᱮ ᱠᱟᱱᱟᱞᱤᱧ ᱚᱱᱠᱟ ᱜᱮ ᱟᱫᱚ ᱡᱟᱦᱟᱸ ᱵᱚᱸᱜᱟ ᱵᱩᱨᱩ ᱠᱚ ᱡᱟᱦᱟᱸ ᱠᱚ ᱦᱟᱲᱟᱢ ᱠᱚᱠᱚ ᱞᱟᱹᱭ ᱠᱟᱜᱼᱟ ᱞᱟᱹᱭ ᱠᱟᱹᱫᱤᱧᱟ ᱠᱚ ᱵᱟᱵᱟ ᱠᱚ ᱡᱚᱛᱚ ᱠᱚ ᱚᱱᱟ ᱠᱚ ᱞᱟᱹᱭ ᱠᱟᱹᱫᱤᱧᱟ ᱤᱱᱟᱹ ᱜᱮᱞᱤᱧ ᱠᱟᱹᱢᱤᱭᱮᱫᱼᱟ ᱟᱫᱚ ᱟᱫᱚ ᱛᱮᱦᱮᱧ ᱞᱮᱠᱟᱱᱟᱜ ᱫᱤᱱ ᱨᱮᱫᱚ ᱚ, ᱪᱮᱫ ᱵᱚᱸᱜᱟ ᱛᱟᱵᱚᱱ ᱦᱟᱸᱜ ᱱᱚᱣᱟ ᱱᱚᱣᱟ ᱫᱚ ᱵᱟᱦᱟ ᱵᱚᱸᱜᱟ ᱠᱟᱱ ᱛᱟᱵᱚᱱᱟ ᱵᱟᱦᱟ ᱵᱚᱸᱜᱟ ᱟ, ᱛᱤᱱᱟᱹᱜ ᱟ, ᱪᱮᱫ ᱞᱮᱠᱟ ᱦᱩᱭᱮᱱ ᱛᱟᱵᱚᱱᱟ ᱱᱟᱯᱟᱭ ᱛᱮ ᱥᱮ ᱡᱟᱦᱟᱱᱟᱜ ᱮᱴᱠᱮᱴᱚᱬᱮ ᱠᱚ ᱛᱟᱦᱮᱸ ᱱᱟᱯᱟᱭ ᱛᱮᱜᱮ ᱦᱩᱭ ᱠᱟᱱᱟ ᱠᱟᱱᱟ

ᱦᱳᱭ ᱟᱹᱞᱤᱧ ᱫᱚ ᱦᱩᱭᱩᱜ ᱠᱟᱱᱟᱞᱤᱧ ᱠᱩᱲᱟᱹᱱ ᱱᱟᱭᱠᱮ ᱧᱩᱛᱩᱢ ᱛᱟᱹᱞᱤᱧ ᱫᱚ ᱨᱩᱯᱟᱹᱭ ᱥᱚᱨᱮᱱ ᱟᱨ ᱱᱚᱣᱟ ᱵᱟᱦᱟ ᱵᱚᱸᱜᱟ ᱤᱭᱟᱹ ᱛᱮᱞᱮ ᱵᱚᱸᱜᱟᱭᱮᱫᱼᱟ ᱟᱫᱚ ᱵᱚᱸᱜᱟ ᱤᱭᱟᱹ ᱵᱚᱸᱜᱟ ᱦᱚᱸ ᱵᱮᱥ ᱵᱟᱲᱟ ᱜᱮ ᱦᱩᱭ ᱠᱟᱱᱟ ᱦᱟᱸᱜ ᱱᱟᱥᱮᱱᱟᱜ ᱟᱫᱚ ᱵᱟᱵᱟ ᱠᱩᱠᱞᱤ ᱛᱟᱦᱮᱱ ᱠᱟᱱᱟ ᱡᱮ ᱟᱵᱚ ᱫᱚ ᱚᱠᱟ ᱪᱟᱸᱫᱳ ᱨᱮᱵᱚᱱ ᱵᱚᱸᱜᱟᱜᱼᱟ ᱱᱚᱣᱟ ᱵᱟᱦᱟ ᱵᱚᱸᱜᱟ ᱫᱚ ᱟᱫᱚ ᱵᱚᱸᱜᱟ ᱫᱚ ᱦᱟᱸᱜ ᱯᱷᱟᱹᱜᱩᱱ ᱵᱚᱸᱜᱟ ᱦᱟᱸᱜ ᱦᱳᱭ ᱟᱫᱚ ᱱᱤᱛᱚᱜ ᱢᱟ ᱦᱟᱸᱜ ᱯᱚᱞᱚᱢ ᱤᱫᱤ ᱠᱟᱱᱟ ᱛᱚ ᱯᱷᱟᱹᱜᱩᱱ ᱵᱚᱸᱜᱟ ᱢᱟ ᱦᱟᱸᱜ ᱱᱚᱜᱼᱚᱭ ᱯᱚᱞᱚᱢ ᱟᱠᱟᱱᱟ ᱱᱚᱜᱼᱚᱭ ᱟᱸᱡᱚᱢ ᱵᱟᱲᱟ ᱟᱠᱟᱱᱟ ᱡᱮ ᱢᱩᱞᱩᱜ ᱢᱚᱬᱮ ᱢᱟᱦᱟ ᱨᱮ ᱵᱚᱸᱜᱟ ᱫᱚ ᱞᱟᱹᱠᱛᱤ ᱠᱟᱱ ᱜᱮᱭᱟ ᱟᱫᱚ ᱛᱮᱦᱮᱧ ᱱᱚᱣᱟ ᱪᱮᱫ ᱠᱟᱨᱚᱱ ᱛᱮ ᱟᱯᱮ ᱱᱚᱝᱠᱟ ᱯᱮ ᱵᱤᱞᱚᱢ ᱟᱠᱟᱜᱼᱟ ᱠᱟᱹᱴᱤᱡ ᱞᱟᱹᱭ ᱧᱚᱜ ᱢᱮ ᱟᱫᱚ ᱚᱱᱠᱟ ᱜᱮ ᱟᱞᱮ ᱢᱟᱱᱮ ᱫᱟᱲᱮ ᱯᱷᱟᱲᱮ ᱵᱟᱞᱮ ᱧᱟᱢ ᱠᱟᱜ ᱚᱱᱟᱛᱮ ᱵᱤᱞᱚᱢ ᱧᱚᱜ ᱠᱟᱜᱼᱟ ᱞᱮ ᱟᱹᱰᱤ ᱟᱭᱢᱟ ᱥᱟᱨᱦᱟᱣ ᱱᱩᱠᱤᱱ ᱵᱟᱵᱟ ᱛᱟᱹᱠᱤᱱ ᱦᱚᱸ ᱫᱮᱞᱟ ᱛᱚᱵᱮ ᱡᱟᱦᱟᱸ ᱛᱤᱱᱟᱹᱜ ᱠᱚ ᱛᱟᱦᱮᱸ ᱠᱟᱱ ᱛᱟᱵᱚᱱᱟ ᱢᱟᱯᱟᱧᱡᱤ ᱠᱚ ᱩᱱᱠᱩ ᱢᱟᱯᱟᱧᱡᱤ ᱛᱩᱞᱩᱡ ᱜᱮ ᱱᱟᱦᱟᱜ ᱜᱟᱯᱟᱞᱢᱟᱨᱟᱣ ᱵᱚᱱ ᱫᱚᱦᱚᱭᱟ ᱚᱱᱟ ᱥᱟᱶ ᱥᱟᱶᱛᱮ ᱟᱨᱦᱚᱸ ᱱᱚᱰᱮ ᱮᱱᱮᱡ ᱥᱮᱨᱮᱧ ᱠᱚ ᱱᱟᱦᱟᱜ ᱵᱚᱱ ᱧᱮᱞ ᱧᱟᱢᱮᱫ ᱜᱮᱭᱟ ᱱᱟᱦᱟᱜ ᱯᱟᱞᱮᱫ ᱛᱚᱵᱮ ᱯᱳᱭᱞᱳ ᱨᱮ ᱱᱟᱦᱟᱜ ᱵᱚᱱ ᱠᱩᱠᱞᱤ ᱧᱚᱜ ᱠᱚᱣᱟ ᱱᱚᱰᱮᱱ ᱠᱚ ᱴᱚᱞᱟ ᱦᱚᱲ ᱵᱟ ᱢᱟᱯᱟᱧᱡᱤ ᱱᱟᱦᱟᱜ ᱡᱚᱦᱟᱨ ᱜᱮ ᱜᱚᱢᱠᱮ ᱡᱚᱦᱟᱨ ᱜᱮ ᱡᱚᱦᱟᱨ ᱜᱮ ᱛᱮᱦᱮᱧ ᱩᱯᱨᱩᱢ ᱥᱟᱶᱛᱮ ᱵᱤᱱ ᱞᱟᱹᱭ ᱧᱚᱜᱟ ᱛᱮᱦᱮᱧᱟᱜ ᱵᱚᱸᱜᱟ ᱵᱩᱨᱩ ᱪᱮᱫ ᱞᱮᱠᱟ ᱦᱩᱭᱮᱱᱟ ᱟᱹᱞᱤᱧᱟᱜ ᱧᱩᱛᱩᱢ ᱫᱚ ᱦᱩᱭᱱᱟ ᱢᱚᱠᱨᱟ ᱢᱟᱹᱡᱷᱤ ᱟᱹᱞᱤᱧ ᱫᱚ ᱯᱚᱫᱚᱵᱤ ᱨᱮ ᱵᱷᱚᱞᱚ ᱵᱷᱟᱹᱭ ᱠᱟᱱᱟᱞᱤᱧ ᱛᱚ ᱵᱟᱦᱟ ᱵᱚᱸᱜᱟ ᱱᱚᱜᱼᱚᱸᱭ ᱞᱮ ᱵᱚᱸᱜᱟᱜ ᱠᱟᱱᱟ ᱱᱚᱣᱟ ᱠᱚᱢᱟ ᱱᱟᱭ ᱨᱮᱜᱮ ᱱᱟᱯᱟᱭ ᱨᱮᱜᱮ ᱪᱟᱹᱞᱩ ᱠᱟᱱᱟ ᱛᱚ ᱟᱫᱚ ᱚᱱᱟ ᱠᱷᱚᱱ ᱟᱫᱚ ᱪᱮᱫ ᱡᱟᱹᱥᱛᱤ ᱞᱤᱧ ᱞᱟᱹᱭᱟ ᱛᱚ ᱤᱱᱟᱹ ᱜᱮ ᱞᱟᱹᱭ ᱠᱟᱛᱮ ᱟᱹᱞᱤᱧ ᱠᱟᱛᱷᱟ ᱞᱤᱧ ᱥᱚᱢᱟᱯᱛ ᱠᱮᱫᱟ ᱛᱮᱦᱮᱧ ᱞᱮᱠᱟᱱ ᱫᱤᱱ ᱨᱮᱫᱚ ᱪᱮᱫ ᱞᱮᱠᱟ ᱟᱹᱭᱠᱟᱹᱜ ᱠᱟᱱᱟ ᱟᱹᱰᱤ ᱠᱩᱥᱤ ᱟᱹᱰᱤ ᱠᱩᱥᱤ ᱛᱚ ᱟᱭᱢᱟ ᱴᱚᱞᱟ ᱨᱮᱱ ᱦᱚᱲ ᱠᱚ ᱦᱮᱡ ᱠᱟᱛᱮ ᱥᱟᱸᱜᱮ ᱫᱚᱢᱮᱞ ᱫᱚᱢᱮᱞ ᱦᱮᱡ ᱠᱟᱛᱮ ᱮᱱᱮᱡ ᱥᱮᱨᱮᱧ ᱠᱚ ᱦᱩᱭᱩᱜ ᱠᱟᱱᱟ

ᱟᱫᱚ ᱵᱟᱵᱟ ᱢᱤᱫᱴᱟᱝ ᱠᱩᱠᱞᱤ ᱨᱟᱠᱟᱵ ᱠᱟᱱᱟ ᱦᱟᱸᱜ ᱱᱤᱛᱚᱜ ᱡᱟᱦᱟᱸ ᱟᱵᱚ ᱵᱚᱱ ᱧᱮᱞᱮᱜᱼᱟ ᱡᱮ ᱡᱟᱣ ᱫᱚ ᱦᱟᱸᱜ ᱟᱹᱰᱤ ᱱᱤᱛᱤ ᱱᱤᱭᱚᱢ ᱥᱟᱶᱛᱮ ᱢᱮᱱ ᱞᱮᱠᱷᱟᱱ ᱫᱚ ᱟᱹᱰᱤ ᱩᱭᱦᱟᱹᱨ ᱠᱟᱛᱮ ᱜᱮ ᱦᱟᱸᱜ ᱠᱚ ᱠᱟᱹᱢᱤᱦᱚᱨᱟ ᱠᱚᱠᱚ ᱛᱩᱞᱟᱹᱣᱮᱜ ᱛᱟᱵᱚᱱ ᱛᱟᱦᱮᱸᱜ ᱟᱨ ᱱᱤᱛᱚᱜ ᱫᱚ ᱦᱟᱸᱜ ᱚᱱᱠᱟ ᱵᱟᱝ ᱧᱮᱞ ᱧᱟᱢᱚᱜ ᱠᱟᱱᱟ ᱟᱫᱚ ᱟᱹᱰᱤᱜᱟᱱ ᱱᱚᱝᱠᱟ ᱦᱚᱨᱚᱜ ᱵᱟᱸᱫᱮ ᱵᱟ ᱟᱵᱚᱣᱟᱜ ᱵᱚᱸᱜᱟ ᱵᱳᱨᱳ ᱠᱚᱨᱮ ᱦᱚᱸ ᱡᱟᱦᱟᱱ ᱠᱷᱮᱛᱨᱚ ᱨᱮᱜᱮ ᱟᱵᱚ ᱫᱚ ᱟᱹᱰᱤ ᱛᱟᱭᱚᱢ ᱨᱮᱜᱮ ᱦᱟᱸᱜ ᱵᱚᱱ ᱛᱟᱦᱮᱸ ᱠᱟᱱᱟ ᱟᱫᱚ ᱱᱟᱥᱮᱱᱟᱜ ᱵᱤᱱ ᱞᱟᱹᱭ ᱧᱚᱜᱟ ᱛᱮᱦᱮᱧ ᱟᱵᱚ ᱵᱚᱸᱜᱟ ᱵᱳᱨᱳ ᱚᱠᱛᱚ ᱨᱮᱫᱚ ᱪᱮᱫ ᱞᱮᱠᱟᱱᱟᱜ ᱦᱚᱨᱚᱜ ᱵᱟᱸᱫᱮ ᱫᱚᱨᱠᱟᱨ ᱛᱟᱵᱚᱱ ᱟᱵᱚᱣᱟᱜ ᱦᱚᱨᱚᱜ ᱵᱟᱸᱫᱮ ᱫᱚ ᱦᱩᱭᱩᱜ ᱠᱟᱱᱟ

ᱫᱤᱭᱮ ᱵᱚᱸᱜᱟ ᱯᱚᱨᱮ ᱫᱚ ᱱᱤᱛᱚᱜ ᱫᱚ ᱪᱟᱹᱞᱩᱜ ᱛᱟᱞᱮᱭᱟ ᱵᱤᱨ ᱦᱚᱸ ᱱᱟᱣᱟ ᱥᱟᱠᱟᱢ ᱦᱚᱸᱞᱮ ᱦᱮᱡ ᱫᱟᱲᱮᱭᱟᱜᱼᱟ ᱡᱟᱣ ᱜᱮ ᱨᱟᱹᱥᱠᱟᱹ ᱞᱮ ᱵᱩᱡᱷᱟᱹᱣᱮᱫᱼᱟ ᱱᱟᱥᱮᱱᱟᱜ ᱵᱟᱵᱟ ᱵᱤᱱ ᱞᱟᱹᱭ ᱧᱚᱜᱟ ᱛᱮᱦᱮᱧ ᱞᱮᱠᱟᱱ ᱫᱤᱱ ᱨᱮ ᱡᱮ ᱱᱚᱰᱮ ᱢᱟᱲᱟᱝ ᱦᱚᱸᱞᱤᱧ ᱦᱮᱡᱼᱟ ᱟᱨ ᱱᱤᱛᱚᱜ ᱦᱚᱸᱞᱤᱧ ᱦᱮᱡ ᱮᱱᱟ ᱛᱚᱵᱮ ᱱᱚᱣᱟ ᱵᱟᱲᱟᱭ ᱠᱟᱱᱟ ᱡᱮ ᱱᱚᱰᱮ ᱦᱮᱡ ᱠᱟᱛᱮ ᱟᱯᱮ ᱪᱮᱫ ᱠᱟᱨᱚᱱ ᱤᱫᱤ ᱠᱟᱛᱮ ᱱᱚᱰᱮ ᱪᱚᱲᱪᱚᱲᱤ ᱵᱟ ᱜᱷᱚᱱᱴᱟ ᱱᱟᱦᱟᱜ ᱵᱟᱝ ᱯᱮ ᱠᱷᱟᱹᱲᱮᱫ ᱛᱟᱵᱚᱱᱟ ᱡᱟᱦᱮᱨ ᱵᱷᱤᱛᱤᱨ ᱛᱮ ᱟᱫᱚ ᱱᱚᱜᱼᱚ ᱱᱚᱣᱟ ᱠᱟᱹᱴᱤᱡ ᱱᱚᱣᱟ ᱨᱮᱱᱟᱜ ᱠᱟᱨᱚᱱ ᱠᱟᱹᱴᱤᱡ ᱵᱤᱱ ᱞᱟᱹᱭ ᱧᱚᱜᱟ ᱟᱫᱚ ᱱᱚᱣᱟ ᱥᱮᱫᱟᱭ ᱦᱟᱯᱲᱟᱢ ᱵᱤᱫᱟᱹᱞ ᱠᱷᱚᱱ ᱵᱟᱠᱚ ᱪᱚᱲᱦᱟᱣ ᱟᱹᱜᱩ ᱠᱟᱜᱼᱟ ᱡᱟ ᱞᱮ ᱧᱮᱞ ᱟᱹᱜᱩ ᱠᱟᱜᱼᱟ ᱚᱱᱟ ᱠᱷᱟᱹᱛᱤᱨ ᱱᱮᱛᱟᱨ ᱦᱚᱸ ᱵᱟᱞᱮ ᱪᱚᱲᱦᱟᱣᱮᱜᱼᱟ ᱟᱫᱚ ᱡᱩᱫᱤ ᱱᱚᱣᱟ ᱠᱚ ᱠᱟᱹᱴᱤᱡ ᱵᱮᱵᱚᱦᱟᱨ ᱧᱚᱜ ᱞᱮᱱᱠᱷᱟᱱ ᱫᱚ ᱯᱟᱞᱮᱫ ᱚᱠᱟ ᱠᱚᱨᱮ ᱵᱟᱹᱲᱤᱡ ᱛᱟᱦᱮᱱᱟ ᱥᱮ ᱵᱟᱝᱟ ᱱᱚᱝᱠᱟ ᱯᱮ ᱵᱤᱰᱟᱹᱣ ᱟᱠᱟᱫ ᱛᱟᱵᱚᱱᱟ ᱥᱮ ᱵᱟᱝ ᱵᱟ ᱵᱤᱰᱟᱹᱣ ᱫᱚ ᱵᱟᱞᱮ ᱵᱤᱰᱟᱹᱣ ᱠᱟᱜᱼᱟ ᱡᱮᱦᱮᱛᱩ ᱱᱚᱣᱟ ᱜᱟᱲ ᱠᱷᱚᱱ ᱞᱮ ᱚᱰᱚᱠ ᱞᱮᱱᱠᱷᱟᱱ ᱫᱚ ᱡᱷᱚᱛᱚ ᱪᱟᱹᱞᱩᱜᱼᱟ ᱜᱷᱚᱱᱴᱟ ᱦᱚᱸ ᱪᱟᱹᱞᱩᱜᱼᱟ ᱪᱚᱲᱪᱚᱲᱤ ᱦᱚᱸ ᱪᱟᱹᱞᱩᱜᱼᱟ ᱟᱨ ᱱᱚᱣᱟ ᱜᱟᱲ ᱵᱷᱤᱛᱤᱨ ᱨᱮᱫᱚ ᱵᱟᱝ ᱪᱟᱹᱞᱩ ᱟᱠᱟᱱᱟ ᱟᱨ ᱦᱳᱭ ᱟᱫᱚ ᱱᱚᱣᱟ ᱠᱚ ᱠᱩᱠᱞᱤ ᱵᱚᱸᱜᱟ ᱵᱩᱨᱩ ᱛᱩᱞᱩᱡ ᱱᱟᱦᱟᱜ ᱯᱮ ᱫᱚᱦᱚ ᱟᱠᱟᱫ ᱛᱟᱵᱚᱱᱟ ᱥᱮ ᱵᱟᱝ ᱡᱮᱦᱮᱛᱩ ᱱᱤᱛᱚᱜ ᱟᱵᱚ ᱧᱮᱞ ᱧᱟᱢᱚᱜ ᱠᱟᱱ ᱜᱮᱭᱟ ᱡᱮ ᱮᱸ, ᱛᱩᱢᱫᱟᱜ ᱴᱟᱢᱟᱠ ᱪᱚᱲᱪᱩᱲᱤ ᱜᱷᱩᱲᱤ ᱠᱚᱨᱛᱟ ᱟᱨ ᱮᱸ, ᱥᱟᱠᱣᱟ ᱱᱚᱣᱟ ᱠᱚ ᱤᱫᱤ ᱠᱟᱛᱮᱫ ᱜᱮ ᱱᱟᱦᱟᱜ ᱟᱵᱚᱣᱟᱜ ᱵᱚᱸᱜᱟ ᱵᱩᱨᱩ ᱠᱟᱹᱢᱤ ᱦᱚᱨᱟ ᱦᱚᱸ ᱛᱩᱞᱟᱹᱣ ᱠᱟᱱ ᱛᱟᱵᱚᱱ ᱜᱮᱭᱟ ᱟᱫᱚ ᱮᱸ, ᱱᱚᱰᱮ ᱡᱚᱠᱷᱚᱱ ᱵᱟᱝ ᱧᱮᱞ ᱧᱟᱢ ᱞᱮᱱᱠᱷᱟᱱ ᱱᱚᱣᱟ ᱠᱩᱠᱞᱤ ᱨᱟᱠᱟᱵ ᱮᱱᱟ ᱟᱫᱚ ᱱᱚᱜᱼᱚ ᱱᱚᱣᱟ ᱠᱩᱠᱞᱤ ᱠᱚ ᱱᱟᱦᱟᱜ ᱯᱮ ᱫᱚᱦᱚ ᱟᱠᱟᱫ ᱥᱮ ᱵᱟᱝ ᱵᱚᱸᱜᱟ ᱵᱩᱨᱩ ᱠᱚᱴᱷᱮᱡ ᱡᱮ ᱪᱮᱫ ᱠᱟᱨᱚᱱ ᱤᱫᱤ ᱠᱟᱛᱮᱫ ᱱᱟᱦᱟᱜ ᱱᱚᱣᱟ ᱠᱚ ᱡᱤᱱᱤᱥ ᱱᱚᱰᱮ ᱵᱟᱝ ᱯᱮ ᱠᱷᱟᱹᱲᱮᱫ ᱛᱟᱵᱚᱱᱟ ᱚ ᱵᱚᱸᱜᱟ ᱵᱩᱨᱩ ᱢᱟ ᱚᱱᱟ ᱠᱚ ᱡᱤᱱᱤᱥ ᱵᱟᱠᱚ ᱠᱷᱟᱹᱲ ᱦᱚᱪᱚᱣᱟᱜᱼᱟ ᱚᱱᱟ ᱦᱟᱯᱲᱟᱢ ᱵᱤᱫᱟᱹᱞ ᱠᱷᱚᱱ ᱜᱮ ᱚᱱᱟ ᱫᱟᱨᱟᱭ ᱛᱮ ᱵᱟᱞᱮ ᱠᱷᱟᱹᱲᱟ ᱱᱚᱣᱟ ᱜᱟᱲ ᱛᱮᱫᱚ ᱵᱟᱦᱨᱮ ᱨᱮᱫᱚ ᱜᱟᱱᱚᱜ ᱜᱮᱭᱟ ᱛᱚᱵᱩ ᱱᱚᱣᱟ ᱜᱟᱲ ᱵᱷᱤᱛᱤᱨ ᱨᱮᱛᱮ ᱵᱟᱝ ᱪᱟᱹᱞᱩᱜᱼᱟ ᱟᱹᱰᱤ ᱟᱭᱢᱟ ᱥᱟᱨᱦᱟᱣ ᱛᱚᱵᱮ ᱚᱱᱠᱟ ᱜᱮ ᱱᱟᱦᱟᱜ ᱟᱨᱦᱚᱸ ᱱᱩᱠᱩ ᱵᱟᱵᱟ ᱛᱟᱠᱚ ᱱᱟᱦᱟᱜ ᱵᱚᱱ ᱠᱩᱞᱤ ᱠᱮᱫ ᱠᱚᱣᱟ ᱛᱚᱵᱮ ᱢᱟᱯᱟᱝᱜᱤ ᱟᱭᱳ ᱠᱚ ᱱᱟᱦᱟᱜ ᱵᱚᱱ ᱠᱩᱞᱤ ᱠᱚᱣᱟ ᱚᱠᱛᱚ ᱠᱚ ᱧᱟᱢ ᱞᱮᱱᱠᱷᱟᱱ ᱜᱮ ᱱᱟᱦᱟᱜ ᱫᱮᱞᱟ ᱛᱚᱵᱮ ᱚᱱᱟ ᱧᱮᱞ ᱞᱟᱹᱜᱤᱫ ᱜᱮ ᱛᱟᱺᱜᱤ ᱛᱟᱲᱟᱜ ᱨᱮᱜᱮ ᱱᱟᱦᱟᱜ ᱛᱟᱦᱮᱸ ᱠᱚᱜ ᱛᱟᱵᱚᱱ ᱯᱮ ᱥᱟᱱᱟᱢ ᱦᱚᱲ ᱠᱚᱜᱮ ᱛᱚᱵᱮ ᱱᱟᱭᱠᱮ ᱵᱟᱵᱟ ᱵᱚᱸᱜᱟ ᱵᱩᱨᱩ ᱠᱚᱣᱟᱜ ᱥᱟᱶᱛᱮ ᱱᱤᱛᱤ ᱱᱤᱭᱚᱢ ᱨᱮᱱᱟᱜ ᱠᱟᱛᱷᱟ ᱵᱚᱱ ᱠᱩᱞᱤ ᱧᱚᱜᱮᱜᱼᱟ ᱟᱫᱚ ᱵᱟᱵᱟ ᱡᱟᱦᱟᱸ ᱟᱵᱚ ᱱᱟᱭᱠᱮᱭᱟᱜ ᱛᱮᱦᱮᱧ ᱪᱮᱫ ᱞᱮᱠᱟ ᱱᱤᱨᱵᱟᱨ ᱛᱟᱦᱮᱱ ᱞᱟᱹᱠᱛᱤ ᱠᱟᱱ ᱛᱟᱭᱟ ᱵᱚᱸᱜᱟ ᱚᱠᱛᱚ ᱨᱮ ᱵᱟᱝᱠᱷᱟᱱ ᱫᱚ ᱡᱟᱦᱟᱱ ᱫᱤᱱ ᱠᱚᱨᱮ

ᱟᱹᱞᱤᱧ ᱫᱚ ᱤᱱᱟᱹᱜ ᱜᱮ ᱱᱤᱨᱵᱟᱱ ᱢᱟᱱᱮ ᱫᱷᱚᱨᱟ ᱡᱮ ᱮᱱ ᱦᱤᱞᱳᱜ ᱠᱷᱚᱱ ᱚᱱᱟ ᱟᱫᱽᱣᱟ ᱪᱟᱣᱞᱮ ᱵᱷᱳᱜᱽ ᱞᱤᱧ ᱡᱚᱢ ᱠᱮᱜᱼᱟ ᱛᱟᱨᱯᱚᱨᱮ ᱛᱮᱦᱮᱧ ᱫᱷᱟᱹᱨᱤᱡ ᱢᱟᱱᱮ ᱥᱟᱹᱨᱫᱤ ᱫᱷᱟᱹᱨᱤᱡ ᱛᱟᱨᱯᱚᱨᱮ ᱜᱟᱯᱟ ᱟᱨᱟᱜ ᱟᱨᱟᱜ ᱫᱷᱟᱹᱨᱤᱡ ᱱᱟᱦᱟᱜ ᱤᱱᱟᱹᱜᱮ ᱟᱹᱰᱤ ᱟᱭᱢᱟ ᱥᱟᱨᱦᱟᱣ ᱱᱩᱠᱤᱱ ᱵᱟᱵᱟ ᱛᱟᱹᱠᱤᱱ ᱦᱚᱸ ᱛᱚᱵᱮ ᱫᱮᱞᱟ